ᱛᱮᱦᱮᱧᱟᱜ ᱠᱟᱹᱦᱱᱤ ᱨᱮᱭᱟᱜ ᱧᱩᱛᱩᱢ ᱫᱚ ᱦᱩᱭᱩᱜ ᱠᱟᱱᱟ ᱢᱟᱫ ᱰᱚᱜᱽ ᱢᱟ ᱛᱟᱦᱚᱞᱮ ᱠᱟᱹᱦᱱᱤ ᱛᱮᱫ ᱢᱩᱪᱟᱹᱫ ᱫᱷᱟᱹᱵᱤᱡ ᱟᱸᱡᱚᱢ ᱛᱟᱵᱚᱱ ᱯᱮ ᱟᱨ ᱵᱟᱝᱠᱷᱟᱱ ᱠᱟᱹᱦᱱᱤ ᱨᱮᱭᱟᱜ ᱥᱤᱵᱤᱞ ᱥᱚᱲᱚᱢ ᱨᱟᱥᱟ ᱫᱚ ᱵᱟᱝᱵᱚᱱ ᱛᱟᱵᱟᱜ ᱧᱟᱢ ᱫᱟᱲᱮᱭᱟᱜᱼᱟ ᱟᱨ ᱦᱮᱸ ᱱᱚᱝᱠᱟᱱ ᱠᱟᱹᱦᱱᱤ ᱠᱚ ᱟᱨᱚ ᱧᱟᱢ ᱞᱟᱹᱜᱤᱫ ᱪᱮᱱᱮᱞ ᱛᱮᱫ ᱥᱟᱵᱥᱠᱨᱟᱭᱤᱵ ᱥᱟᱶᱛᱮ ᱜᱷᱚᱱᱴᱟ ᱞᱟᱲᱟᱣ ᱫᱚ ᱟᱞᱚᱵᱚᱱ ᱦᱤᱲᱤᱧ ᱢᱟ ᱚᱲᱟᱜ ᱨᱮᱜᱮ ᱢᱚᱬᱮ ᱢᱟᱦᱟ ᱪᱷᱩᱴᱤ ᱠᱟᱴᱟᱣ ᱠᱟᱛᱮ ᱛᱮᱦᱮᱧ ᱜᱮ ᱞᱩᱞᱠᱮ ᱫᱚ ᱪᱟᱹᱠᱨᱤ ᱴᱷᱮᱱᱮ ᱪᱟᱞᱟᱣ ᱮᱱᱟ ᱵᱟᱝᱢᱟ ᱜᱟᱯᱟ ᱜᱮ ᱴᱮᱱᱤᱥ ᱯᱟᱨ ᱫᱤᱱ ᱛᱟᱭ ᱚᱱᱟᱛᱮ ᱪᱷᱩᱴᱤ ᱦᱟᱛᱟᱣ ᱠᱟᱛᱮ ᱥᱟᱱᱟᱢ ᱠᱚ ᱦᱮᱡ ᱞᱮᱱᱟ ᱫᱚᱥᱟᱨ ᱦᱤᱞᱳᱜ ᱯᱷᱚᱨᱤᱫᱯᱩᱨ ᱛᱷᱟᱱᱟ ᱛᱮ ᱵᱟᱨ ᱥᱮᱨᱢᱟ ᱩᱢᱮᱨ ᱨᱮᱱ ᱠᱚᱲᱟ ᱜᱤᱫᱽᱨᱟᱹ ᱨᱤᱱᱤᱡ ᱛᱮᱫ ᱟᱨ ᱮᱸᱜᱟᱛ ᱛᱮᱫ ᱥᱟᱞᱟᱜ ᱠᱚ ᱥᱮᱴᱮᱨᱮᱱᱟ ᱞᱟᱦᱟ ᱛᱮᱜᱮ ᱵᱷᱟᱲᱟ ᱚᱲᱟᱜ ᱫᱚᱭ ᱴᱷᱤᱠ ᱦᱚᱴᱚ ᱞᱮᱫᱟ ᱯᱷᱚᱨᱤᱫᱯᱩᱨ ᱛᱷᱟᱱᱟ ᱠᱷᱚᱱ ᱡᱟᱦᱟᱸᱭ ᱵᱚᱫᱞᱤᱜ ᱠᱟᱱ ᱩᱱᱤ ᱵᱷᱟᱱᱩ ᱥᱤᱝ ᱨᱮᱱ ᱢᱤᱫ ᱩᱯᱨᱩᱢ ᱜᱟᱛᱮ ᱨᱚᱛᱚᱱ ᱢᱟᱱᱰᱤ ᱜᱮ ᱚᱲᱟᱜ ᱫᱚᱭ ᱧᱟᱢ ᱠᱟᱣᱟᱫ ᱠᱚᱣᱟ ᱚᱲᱟᱜ ᱨᱮ ᱥᱟᱱᱟᱢ ᱠᱚ ᱥᱟᱡᱟᱣ ᱜᱩᱪᱷᱟᱹᱣ ᱛᱮ ᱵᱷᱟᱹᱜᱤ ᱜᱮ ᱚᱠᱛᱚ ᱫᱚ ᱞᱟᱜᱟᱣ ᱮᱱᱟ᱾ ᱨᱚᱛᱚᱱ ᱦᱚᱸᱭ ᱜᱚᱲᱚᱣᱟᱫ ᱠᱚ ᱜᱮᱭᱟ᱾ ᱠᱤᱫᱩᱵ ᱵᱟᱲᱟ ᱠᱟᱛᱮ ᱠᱚ ᱜᱤᱛᱤᱡ ᱮᱱᱟ᱾ ᱴᱷᱤᱠ ᱧᱤᱫᱟᱹ ᱵᱟᱨ ᱵᱟᱡᱟᱣ ᱚᱠᱛᱮ ᱢᱤᱫ ᱫᱷᱟᱣ ᱪᱤᱞᱤ ᱨᱟᱜ ᱞᱮᱠᱟ ᱪᱚᱝ ᱞᱩᱞᱠᱟᱹ ᱟᱡ ᱜᱚᱭ ᱟᱸᱡᱚᱢ ᱠᱮᱫᱟ᱾ ᱞᱩᱞᱠᱟᱹᱭ ᱦᱚᱦᱚ ᱟᱫᱮᱭᱟ᱾ ᱨᱚᱲ ᱟᱸᱡᱚᱢ ᱛᱮ ᱞᱩᱞᱠᱟᱹ ᱨᱤᱸᱰᱤᱡ ᱛᱮᱫ ᱦᱚᱸᱭ ᱵᱮᱨᱮᱫ ᱮᱱᱟ᱾ ᱥᱟᱹᱨᱤ ᱜᱮᱛᱚ, ᱚᱛᱚᱝ ᱛᱟᱭᱚᱢ ᱟᱨ ᱦᱚᱸ ᱵᱟᱨ ᱫᱷᱟᱣ ᱨᱟᱜ ᱟᱸᱡᱚᱢ ᱮᱱᱟ᱾ ᱜᱤᱫᱽᱨᱟᱹ ᱨᱟᱜ ᱞᱮᱠᱟ᱾ ᱵᱚᱛᱚᱨ ᱜᱮ ᱯᱮᱱᱮ ᱦᱚᱲ ᱠᱚ ᱠᱚᱯᱭᱚᱜ ᱠᱟᱱᱟ᱾ ᱚᱲᱟᱜ ᱨᱮᱫᱚ ᱞᱟᱭᱤᱴ ᱡᱩᱞᱩᱜ ᱠᱟᱱᱟ ᱢᱮᱱᱠᱷᱟᱱ ᱵᱟᱦᱨᱮ ᱨᱮᱫᱚ ᱠᱩᱭᱮ ᱞᱮᱠᱟ ᱧᱩᱛ᱾ ᱟᱡ ᱜᱚᱣᱟᱜ ᱢᱟᱱᱟ ᱵᱟᱝ ᱟᱸᱡᱚᱢ ᱠᱟᱛᱮ ᱜᱮ ᱯᱮ ᱵᱮᱴᱟᱨᱤ ᱴᱚᱨᱪ ᱞᱟᱭᱤᱴ ᱟᱨ ᱢᱤᱫᱴᱟᱝ ᱞᱟᱴᱷᱤ ᱥᱟᱵ ᱠᱟᱛᱮ ᱞᱩᱞᱠᱟᱹᱭ ᱚᱰᱚᱠ ᱮᱱᱟ᱾ ᱞᱩᱞᱠᱟᱹ ᱩᱰᱩᱠ ᱛᱚᱨᱟ ᱞᱟᱭᱤᱴ ᱮ ᱴᱤᱯᱟᱹᱣ ᱠᱮᱫᱟ᱾ ᱪᱤᱞᱤ ᱦᱚᱸ ᱵᱟᱭ ᱧᱮᱞ ᱧᱟᱢ ᱞᱮᱫ ᱠᱚᱣᱟ᱾ ᱢᱤᱫᱴᱟᱝ ᱴᱷᱟᱠᱮᱫ ᱢᱮᱥᱟ ᱡᱷᱟᱹᱞ ᱥᱟᱦᱮᱫ ᱟᱲᱟᱜ ᱠᱟᱛᱮᱭ ᱨᱩᱣᱟᱹᱲ ᱮᱱᱟ᱾ ᱵᱚᱦᱚᱜ ᱨᱩᱠᱩ ᱛᱩᱞᱩᱡ ᱮ ᱢᱮᱱ ᱠᱮᱫᱟ, ᱪᱤᱞᱤ ᱦᱚᱸ ᱵᱟᱹᱧ ᱧᱮᱞ ᱧᱟᱢ ᱞᱮᱫ ᱠᱚᱣᱟ᱾ ᱡᱷᱚᱛᱚ ᱦᱚᱲ ᱜᱮ ᱢᱤᱫ ᱜᱷᱟᱹᱲᱤᱡ ᱫᱩᱲᱩᱵ ᱛᱟᱭᱚᱢ ᱵᱚᱛᱚᱨ ᱢᱮᱥᱟ ᱡᱷᱟᱹᱞ ᱥᱟᱦᱮᱫ ᱟᱲᱟᱜ ᱠᱟᱛᱮ ᱠᱚ ᱜᱤᱛᱤᱡ ᱥᱚᱡᱷᱮ ᱮᱱᱟ᱾ ᱫᱚᱥᱟᱨ ᱦᱤᱞᱚᱜ ᱜᱮ ᱨᱚᱛᱚᱱ ᱱᱚᱣᱟ ᱠᱟᱛᱷᱟᱭ ᱞᱟᱹᱭ ᱟᱭ ᱠᱮᱭᱟ, ᱢᱮᱱᱠᱷᱟᱱ ᱩᱱᱤ ᱫᱚ ᱥᱮᱛᱟᱜ ᱨᱮ ᱯᱮᱲᱟ ᱚᱲᱟᱜ ᱮ ᱪᱟᱞᱟᱣ ᱟᱠᱟᱱᱟ᱾ ᱛᱤᱱ ᱧᱤᱫᱟᱹ ᱪᱚᱭ ᱨᱩᱣᱟᱹᱲ ᱦᱤᱡᱩᱜᱼᱟ᱾ ᱚᱱᱟᱛᱮ ᱠᱟᱛᱷᱟ ᱠᱟᱛᱷᱟ ᱛᱮ ᱟᱡ ᱨᱮᱱ ᱢᱤᱫ ᱠᱟᱹᱢᱤᱭᱟᱹ ᱜᱟᱛᱮ ᱥᱚᱱᱟᱛᱚᱱ ᱵᱟᱹᱵᱩᱭ ᱞᱟᱹᱭ ᱟᱫᱮᱭᱟ᱾ ᱟᱸᱡᱚᱢ ᱠᱟᱛᱮ ᱥᱚᱱᱟᱛᱚᱱ ᱮ ᱢᱮᱱ ᱠᱮᱫᱟ, ᱦᱩᱭ ᱫᱟᱲᱮᱭᱟᱜᱼᱟ ᱵᱷᱩᱛᱟᱹᱦᱟ ᱴᱩᱛᱟᱹᱦᱟ ᱚᱲᱟᱜ ᱟᱹᱰᱤ ᱫᱤᱱ ᱯᱷᱟᱸᱠᱟ ᱜᱮ ᱛᱟᱦᱮᱸ ᱠᱟᱱᱟ᱾ ᱚᱱᱟ ᱵᱮᱜᱚᱨ ᱟᱯᱮ ᱨᱮᱱ ᱫᱚ ᱪᱤᱞᱤ ᱵᱚᱸᱜᱟ ᱵᱩᱨᱩ ᱠᱚ ᱢᱮᱱᱟᱜ ᱠᱚ ᱛᱟᱯᱮᱭᱟ, ᱛᱷᱚᱲᱟ ᱜᱟᱱ ᱮᱢ ᱵᱟᱜᱟ ᱵᱟᱹᱜᱤ ᱞᱮᱠᱷᱟᱱ ᱵᱷᱟᱹᱜᱤ ᱠᱚᱜᱼᱟ᱾ ᱟᱨ ᱵᱟᱝᱠᱷᱟᱱ ᱡᱩᱜᱽᱜᱤ ᱥᱟᱱᱛᱤ ᱠᱟᱛᱮᱢ ᱧᱮᱞ ᱫᱟᱲᱮᱭᱟᱜᱼᱟ᱾ ᱞᱩᱞᱠᱟᱹᱭ ᱩᱭᱦᱟᱹᱨ ᱛᱤᱭᱚᱜ ᱠᱮᱫᱟ, ᱥᱚᱱᱟᱛᱚᱱ ᱵᱟᱹᱵᱩ ᱫᱚ ᱵᱟᱹᱲᱤᱡ ᱫᱚ ᱵᱟᱭ ᱢᱮᱱ ᱟᱠᱟᱫᱟ᱾ ᱮᱱᱦᱤᱞᱚᱜ ᱛᱚᱞᱟᱥ ᱛᱚᱞᱟᱥ ᱛᱮ ᱥᱩᱨ ᱨᱮᱜᱮ ᱢᱮᱱᱟᱜ ᱥᱚᱥᱚ ᱜᱷᱩᱴᱩ ᱟᱛᱳ ᱨᱮ ᱯᱷᱩᱪᱩ ᱚᱡᱷᱟᱭ ᱯᱟᱸᱡᱟ ᱧᱟᱢ ᱠᱮᱫᱮᱭᱟ ᱟᱨ ᱥᱟᱱᱟᱢᱟᱜ ᱠᱟᱛᱷᱟᱭ ᱞᱟᱹᱭ ᱵᱩᱡᱷᱟᱹᱣ ᱟᱫᱮᱭᱟ ᱟᱸᱡᱚᱢ ᱠᱟᱛᱮ ᱯᱷᱩᱪᱩ ᱚᱡᱷᱟᱭ ᱢᱮᱱ ᱠᱮᱫᱟ ᱴᱷᱤᱠ ᱜᱮᱭᱟ ᱵᱟᱹᱵᱩ ᱫᱩᱲᱩᱵ ᱢᱮ ᱠᱟᱹᱴᱤᱡ ᱥᱩᱱᱩᱢ ᱥᱟᱠᱟᱢᱤᱧ ᱧᱮᱞ ᱞᱮᱜᱮ ᱧᱮᱞ ᱛᱟᱭᱚᱢ ᱯᱷᱩᱪᱩ ᱚᱡᱷᱟᱭ ᱢᱮᱱ ᱠᱮᱫᱟ ᱵᱟᱹᱵᱩ ᱫᱳᱥ ᱫᱚ ᱧᱟᱢᱚᱜ ᱠᱟᱱ ᱜᱮᱭᱟ ᱟᱹᱰᱤ ᱢᱚᱱᱮ ᱩᱨᱤᱡ ᱠᱟᱛᱮ ᱚᱡᱷᱟ ᱥᱮᱫ ᱠᱚᱭᱚᱜ ᱠᱟᱛᱮ ᱞᱩᱞᱠᱟᱹᱭ ᱢᱮᱱ ᱠᱮᱫᱟ ᱪᱮᱫ ᱞᱮᱠᱟ ᱥᱩᱱᱩᱢ ᱥᱟᱠᱟᱢ ᱨᱮ ᱠᱚᱭᱚᱜ ᱵᱤᱫ ᱠᱟᱛᱮ ᱚᱡᱷᱟᱭ ᱢᱮᱱ ᱠᱮᱫᱟ ᱵᱟᱹᱵᱩ ᱧᱤᱫᱟᱹ ᱵᱮᱲᱟ ᱚᱱᱟ ᱠᱚᱨᱮ ᱢᱤᱫᱴᱟᱝ ᱮ ᱫᱟᱲᱟ ᱵᱟᱲᱟᱭᱟ ᱟᱨ ᱩᱱᱤ ᱜᱮᱭ ᱱᱚᱝᱠᱟᱭᱮᱫᱟ ᱞᱩᱞᱠᱟᱹ ᱢᱤᱫ ᱰᱷᱚᱠ ᱩᱞᱤ ᱫᱟᱜ ᱮ ᱩᱫ ᱠᱮᱫᱟ᱾ ᱚᱡᱷᱟᱭ ᱢᱮᱱ ᱠᱮᱫᱟ, ᱛᱚᱵᱮ ᱵᱚᱛᱚᱨ ᱨᱮᱭᱟᱜ ᱫᱚ ᱪᱮᱫ ᱦᱚᱸ ᱵᱟᱹᱱᱩᱜᱼᱟ᱾ ᱱᱚᱶᱟ ᱠᱚᱫᱚ ᱡᱷᱚᱛᱚᱧ ᱵᱟᱜᱟᱣ ᱫᱟᱲᱮᱭᱟᱜᱼᱟ᱾ ᱥᱚᱭᱫᱚᱢ, ᱚᱲᱟᱜ ᱛᱚᱞ ᱛᱩᱲ ᱤᱧ ᱯᱟᱲᱦᱟᱣ ᱜᱚᱫ ᱟᱢ ᱠᱟᱱᱟ᱾ ᱚᱲᱟᱜ ᱫᱷᱟᱨᱮ ᱫᱷᱟᱨᱮ ᱛᱮ ᱯᱮ ᱫᱷᱟᱣ ᱪᱩᱨᱩᱡ ᱟᱹᱪᱩᱨ ᱢᱮ᱾ ᱱᱤᱭᱟᱹ ᱛᱮ ᱡᱩᱫᱤ ᱵᱟᱝ ᱜᱟᱱᱚᱜᱼᱟ, ᱮᱸᱰᱮ ᱠᱷᱟᱱ ᱥᱮᱱ ᱠᱟᱛᱮ ᱵᱮᱥ ᱚᱠᱚᱡ ᱤᱧ ᱠᱟᱹᱢᱤ ᱦᱚᱴᱚ ᱠᱟᱜᱼᱟ᱾ ᱛᱩᱲᱤ ᱯᱚᱴᱞᱟ ᱯᱚᱠᱮᱴ ᱨᱮ ᱥᱟᱢᱵᱟᱣ ᱠᱟᱛᱮ ᱚᱲᱟᱜ ᱮ ᱢᱚᱦᱰᱟᱣ ᱮᱱᱟ ᱞᱩᱞᱠᱟᱹ ᱥᱚᱨᱮᱱ᱾ ᱦᱤᱱᱟᱹ ᱱᱤᱭᱟᱹᱭ ᱩᱭᱦᱟᱹᱨ ᱤᱫᱤᱭᱮᱫᱟ᱾ ᱨᱚᱛᱚᱱ ᱦᱚᱸᱭ ᱨᱟᱹᱜᱤᱭᱟᱭ ᱠᱟᱱ ᱜᱮᱭᱟ᱾ ᱩᱭᱦᱟᱹᱨ ᱡᱚᱝ ᱠᱟᱱᱟᱭ, ᱛᱟᱦᱞᱮ ᱵᱩᱡᱽ ᱥᱩᱡᱽ ᱠᱟᱛᱮ ᱜᱮ ᱡᱟᱹᱱᱤᱡ ᱨᱚᱛᱚᱱ ᱫᱚ ᱱᱚᱝᱠᱟᱱ ᱚᱲᱟᱜ ᱨᱮᱭ ᱥᱟᱢᱵᱟᱣ ᱠᱤᱫᱤᱧᱟ᱾ ᱚᱡᱷᱟᱣᱟᱜ ᱠᱟᱹᱢᱤ ᱨᱮ ᱯᱟᱹᱛᱭᱟᱹᱣ ᱫᱚᱦᱚ ᱠᱟᱛᱮ ᱠᱤᱫᱩᱜ ᱡᱚᱢ ᱵᱟᱲᱟ ᱠᱟᱛᱮ ᱠᱚ ᱡᱟᱹᱯᱤᱫ ᱠᱮᱫᱟ᱾ ᱛᱟᱞᱟ ᱧᱤᱫᱟᱹ ᱡᱟᱹᱯᱤᱫ ᱮ ᱵᱷᱮᱱ ᱮᱱᱟ ᱠᱚ ᱱᱟᱯᱟᱭ ᱜᱮ᱾ ᱥᱚᱲᱛᱟ ᱟᱹᱪᱩᱨ ᱵᱟᱲᱟ ᱠᱟᱛᱮ ᱫᱚᱦᱲᱟ ᱡᱟᱹᱯᱤᱫ ᱨᱮᱭᱟᱜ ᱠᱚ ᱠᱩᱨᱩᱢᱩᱴᱩ ᱠᱮᱫᱟ᱾ ᱡᱟᱹᱯᱤᱫ ᱦᱮᱡ ᱜᱚᱫᱚᱜ ᱠᱟᱱᱟ᱾ ᱚᱸᱻ ᱥᱟᱰᱮ ᱟᱸᱡᱚᱢ ᱮᱱᱟ᱾ ᱢᱤᱫ ᱫᱷᱟᱣ ᱟᱸᱡᱚᱢ ᱠᱟᱛᱮ ᱜᱮ ᱨᱟᱜ ᱫᱚ ᱟᱫᱚ ᱵᱟᱝ ᱟᱸᱡᱚᱢ ᱞᱮᱱᱟ᱾ ᱱᱚᱶᱟ ᱫᱚ ᱚᱡᱷᱟᱣᱟᱜ ᱠᱟᱹᱢᱤ ᱜᱮ ᱠᱟᱹᱴᱤᱡ ᱠᱟᱹᱢᱤ ᱨᱮ ᱞᱟᱜᱟᱣ ᱟᱠᱟᱱᱟ ᱢᱮᱱ ᱛᱮᱠᱤᱱ ᱩᱭᱦᱟᱹᱨ ᱛᱤᱭᱚᱜ ᱠᱮᱫᱟ᱾ ᱵᱮᱸᱜᱮᱫ ᱵᱮᱸᱜᱮᱫ ᱛᱮ ᱥᱤᱢ ᱨᱟᱜ ᱠᱤᱱ ᱟᱸᱡᱚᱢ ᱠᱮᱫ ᱠᱷᱟᱱ ᱢᱟᱨᱥᱟᱞ ᱫᱟᱨᱟᱭ ᱠᱟᱱᱟ ᱩᱭᱦᱟᱹᱨ ᱛᱮᱠᱤᱱ ᱡᱟᱹᱯᱤᱫ ᱫᱚᱦᱲᱟ ᱠᱮᱫᱟ᱾ ᱫᱚᱥᱟᱨ ᱦᱤᱞᱚᱜ ᱥᱮᱛᱟᱜ ᱨᱮ ᱨᱚᱛᱚᱱ ᱦᱮᱡ ᱠᱟᱛᱮ ᱜᱷᱚᱴᱟᱣ ᱟᱠᱟᱱ ᱥᱟᱱᱟᱢ ᱜᱷᱚᱴᱚᱱᱟᱭ ᱞᱟᱹᱭ ᱟᱸᱡᱚᱢ ᱟᱫᱮᱭᱟ᱾ ᱚᱡᱷᱟ ᱠᱟᱹᱢᱤ ᱛᱮᱦᱚᱸ ᱡᱮ ᱵᱟᱝ ᱟᱴᱚᱠ ᱞᱮᱱᱟ ᱱᱚᱶᱟ ᱦᱚᱸᱭ ᱞᱟᱹᱭ ᱟᱫᱮᱭᱟ᱾ ᱟᱨᱦᱚᱸᱭ ᱞᱟᱹᱭ ᱟᱫᱮᱭᱟ ᱡᱮ ᱱᱚᱶᱟ ᱚᱲᱟᱜ ᱨᱮᱫᱚ ᱟᱫᱚ ᱵᱟᱝ ᱞᱮ ᱛᱟᱦᱮᱸᱱᱟ᱾ ᱛᱤᱦᱤᱧ ᱜᱮ ᱟᱢ ᱫᱚ ᱮᱴᱟᱜ ᱚᱲᱟᱜ ᱧᱮᱞ ᱟᱞᱮ ᱢᱮ᱾ ᱨᱚᱛᱚᱱ ᱮ ᱢᱮᱱ ᱠᱮᱫᱟ, ᱥᱚᱨᱮᱱ ᱫᱟ, ᱛᱤᱦᱤᱧ ᱫᱚᱧ ᱧᱮᱞ ᱞᱮᱜᱮ, ᱩᱱ ᱫᱚ ᱜᱟᱯᱟ ᱮᱴᱟᱜ ᱚᱲᱟᱜ ᱫᱚᱧ ᱛᱚᱞᱟᱥ ᱟᱢᱟ᱾ ᱞᱩᱞᱠᱟᱹᱭ ᱢᱮᱱ ᱠᱮᱫᱟ, ᱜᱟᱯᱟ ᱢᱟᱯᱟ ᱫᱚ ᱵᱟᱝ, ᱵᱟᱨ ᱧᱤᱫᱟᱹ ᱞᱮ ᱧᱮᱞ ᱠᱮᱫᱟ, ᱟᱢ ᱫᱚ ᱛᱤᱦᱤᱧ ᱜᱮ ᱧᱮᱞ ᱢᱮ᱾ ᱵᱟᱨ ᱢᱟᱦᱟᱸ ᱡᱟᱞᱮ ᱯᱟᱨᱚᱢ ᱠᱮᱫᱟ ᱵᱟᱝ, ᱢᱚᱱᱮ ᱦᱩᱭ ᱮᱱᱟ ᱵᱟᱨ ᱥᱮᱨᱢᱟ ᱞᱮ ᱯᱟᱨᱚᱢ ᱠᱮᱫᱟ᱾ ᱨᱚᱛᱚᱱᱮ ᱢᱮᱱ ᱨᱩᱣᱟᱹᱲ ᱠᱮᱫᱟ, ᱴᱷᱤᱠ ᱜᱮᱭᱟ ᱥᱚᱨᱮᱱ ᱫᱟ᱾ ᱧᱮᱞ ᱢᱟᱱᱮ ᱚᱲᱟᱜ ᱫᱚᱧ ᱧᱮᱞᱟᱢ ᱠᱟᱱᱟ, ᱛᱚᱵᱮ ᱤᱧ ᱟᱨ ᱤᱧ ᱨᱮᱱ ᱜᱟᱛᱮ ᱛᱤᱦᱤᱧ ᱧᱤᱫᱟᱹ ᱟᱢᱟᱜ ᱱᱚᱣᱟ ᱯᱤᱸᱰᱟᱹ ᱨᱮᱞᱤᱧ ᱜᱤᱛᱤᱡᱼᱟ᱾ ᱧᱮᱞ ᱦᱩᱭᱩᱜᱼᱟ ᱪᱤᱞᱤᱭ ᱦᱤᱡᱩᱜ ᱠᱟᱱᱟ ᱚᱠᱟ ᱥᱮᱱ ᱠᱷᱚᱱ᱾ ᱛᱤᱦᱤᱧ ᱢᱚᱛᱚ ᱫᱚ ᱵᱟᱝ, ᱛᱤᱱ ᱫᱤᱱ ᱮᱴᱟᱜ ᱚᱲᱟᱜ ᱵᱟᱹᱧ ᱡᱚᱜᱟᱲᱟᱢ ᱠᱟᱱ, ᱩᱱ ᱫᱤᱱ ᱫᱚᱞᱤᱧ ᱦᱚᱨᱦᱚ ᱯᱮᱭᱟ᱾ ᱴᱷᱤᱠ ᱜᱮᱭᱟ? ᱡᱷᱟᱹᱞ ᱥᱟᱦᱮᱫ ᱟᱲᱟᱜ ᱠᱟᱛᱮ ᱞᱩᱞᱠᱟᱹᱭ ᱢᱮᱱ ᱠᱮᱫᱟ, ᱴᱷᱤᱠ ᱜᱮᱭᱟ ᱛᱚᱵᱮ ᱡᱚᱠᱷᱚᱱᱮᱢ ᱢᱮᱱ ᱮᱫᱟ ᱧᱮᱞ ᱞᱮᱢ᱾ ᱛᱚᱵᱮ ᱤᱧᱟᱜ ᱫᱚ ᱱᱚᱣᱟ ᱚᱲᱟᱜ ᱨᱮ ᱛᱟᱦᱮᱸ ᱨᱮᱭᱟᱜ ᱥᱟᱱᱟ ᱫᱚ ᱵᱟᱹᱱᱩᱜ ᱛᱤᱧᱟ᱾ ᱞᱩᱞᱠᱟᱹ ᱟᱹᱰᱤ ᱠᱟᱛᱷᱟᱭ ᱢᱮᱱ ᱡᱷᱟᱜ ᱠᱮᱫ ᱨᱮᱦᱚᱸ ᱨᱚᱛᱚᱱ ᱫᱚ ᱵᱟᱭ ᱨᱟᱹᱜᱤ ᱞᱮᱱᱟ᱾ ᱢᱩᱞᱩᱡ ᱢᱟᱪᱷᱟ ᱨᱚᱲ ᱟᱛᱮ ᱜᱮᱭ ᱨᱚᱲ ᱯᱟᱨᱚᱢ ᱠᱮᱫᱟ, ᱟᱹᱰᱤ ᱦᱚᱲ ᱩᱫᱽᱜᱟᱹᱨ ᱦᱚᱲ ᱛᱚ ᱠᱟᱹᱢᱤ ᱡᱚᱦᱚᱲ ᱨᱮᱜᱮᱭ ᱛᱟᱦᱮᱸᱱᱟ ᱟᱨ ᱰᱟᱹᱱ ᱵᱷᱩᱛ ᱮᱢᱟᱱ ᱞᱮᱠᱟᱱᱟᱜ ᱵᱷᱳᱭᱛᱤᱠ ᱫᱚ ᱮᱠᱟᱞ ᱜᱮ ᱵᱟᱭ ᱯᱟᱹᱛᱭᱟᱹᱣᱟᱜᱼᱟ᱾ ᱧᱤᱫᱟᱹ ᱵᱮᱲᱟ ᱞᱩᱞᱠᱟᱹ ᱛᱟᱠᱚ ᱫᱚ ᱚᱲᱟᱜ ᱨᱮ ᱟᱨ ᱨᱚᱛᱚᱱ ᱟᱨ ᱨᱚᱛᱚᱱ ᱨᱮᱱ ᱜᱟᱛᱮ ᱨᱩᱯᱟᱹ ᱛᱟᱹᱠᱤᱱ ᱫᱚ ᱯᱤᱸᱰᱟᱹ ᱨᱮᱠᱤᱱ ᱜᱤᱛᱤᱡ ᱮᱱᱟ᱾ ᱦᱮᱸ, ᱛᱮᱦᱮᱧ ᱧᱤᱫᱟᱹ ᱦᱚᱸ ᱚᱱᱠᱟ ᱥᱟᱰᱮ ᱟᱸᱡᱚᱢ ᱮᱱᱟ᱾ ᱮᱱᱦᱚᱸ ᱞᱩᱜᱽᱲᱠᱟᱹ ᱛᱟᱠᱚ ᱫᱚ ᱵᱩᱥ ᱛᱤᱭᱳᱜ ᱠᱟᱛᱮ ᱦᱚᱸ ᱦᱩᱲᱠᱟᱹᱨ ᱡᱷᱤᱡ ᱠᱟᱛᱮ ᱧᱤᱫᱟᱹ ᱫᱚ ᱵᱟᱠᱚ ᱩᱰᱩᱠ ᱞᱮᱱᱟ᱾ ᱥᱮᱛᱟᱜ ᱵᱮᱲᱟ ᱵᱮᱨᱮᱫ ᱠᱟᱛᱮ ᱞᱩᱞᱠᱟᱹᱭ ᱧᱮᱞ ᱠᱮᱫ ᱠᱤᱱᱟ ᱵᱤᱪᱷᱟᱹᱱᱟ ᱨᱮ ᱵᱟᱱᱟ ᱦᱚᱲ ᱜᱮ ᱵᱟᱹᱱᱩᱜ ᱠᱤᱱᱟ᱾ ᱟᱸᱜᱚᱪ ᱛᱤᱭᱳᱜ ᱜᱚᱫ ᱠᱮᱫᱟᱭ ᱴᱷᱤᱠ ᱩᱱᱠᱤᱱ ᱯᱩᱞᱠᱟᱹ ᱫᱚ ᱡᱟᱹᱱᱤᱡ ᱧᱤᱫᱟᱹ ᱨᱮᱜᱮ ᱨᱟᱜ ᱟᱸᱡᱚᱢ ᱛᱮᱠᱤᱱ ᱫᱟᱹᱲ ᱛᱟᱵ ᱟᱠᱟᱫᱟ᱾ ᱤᱱᱟᱹ ᱩᱭᱦᱟᱹᱨ ᱢᱩᱪᱟᱹᱫ ᱛᱚᱨᱟ ᱴᱷᱚᱠ ᱴᱷᱚᱠ ᱠᱟᱴ ᱢᱟᱜ ᱨᱮᱭᱟᱜ ᱥᱟᱰᱮ ᱞᱩᱞᱠᱟᱹᱭ ᱟᱸᱡᱚᱢ ᱧᱟᱢ ᱠᱮᱫᱟ᱾ ᱧᱮᱞ ᱧᱟᱢ ᱠᱮᱫ ᱠᱤᱱᱟᱭ ᱨᱚᱛᱚᱱ ᱟᱨ ᱨᱩᱯᱟᱹ ᱡᱷᱟᱲ ᱨᱮ ᱢᱟᱫ ᱠᱤᱱ ᱢᱟᱢᱟᱜ ᱠᱟᱱᱟ᱾ ᱥᱮᱱ ᱴᱷᱮᱥᱟᱣ ᱮᱱᱟᱭ ᱩᱱᱠᱤᱱ ᱴᱷᱮᱱ᱾ ᱧᱤᱫᱟᱹ ᱚᱱᱟ ᱥᱟᱰᱮ ᱟᱸᱡᱚᱢ ᱨᱮᱭᱟᱜ ᱠᱟᱛᱷᱟ ᱜᱮ ᱱᱟᱦᱟᱜ ᱮ ᱮᱦᱚᱵᱟ ᱚᱱᱟ ᱞᱟᱦᱟᱭ ᱠᱩᱞᱤᱭᱮᱫ ᱠᱤᱱᱟ, ᱨᱚᱛᱚᱱ ᱵᱟᱹᱵᱩ, ᱥᱮᱛᱟᱜ ᱯᱟᱭᱟᱨ ᱨᱮ ᱢᱟᱫ ᱫᱚ ᱪᱮᱫᱟᱜ ᱵᱮᱱ ᱢᱟᱜ ᱮᱫᱟ? ᱪᱮᱫ ᱠᱟᱹᱢᱤ ᱨᱮ ᱵᱮᱱ ᱞᱟᱜᱟᱣᱟ? ᱨᱚᱛᱚᱱ ᱢᱤᱫ ᱢᱚᱱᱮ ᱛᱮᱭ ᱢᱟᱢᱟᱜ ᱠᱟᱱ ᱢᱟᱫ ᱢᱟᱢᱟᱜ ᱛᱷᱤᱨ ᱠᱟᱛᱮᱭ ᱢᱮᱱ ᱠᱮᱫᱟ, ᱵᱩᱡᱽ ᱮᱫᱟᱢ ᱥᱚᱨᱮᱱ ᱫᱟ ᱚᱠᱟ ᱡᱚᱠᱷᱮᱡ ᱪᱚᱝ ᱚᱠᱟ ᱞᱮᱠᱟᱭ ᱦᱚᱭᱮᱫ ᱡᱚᱠᱷᱮᱡ ᱚᱱᱮ ᱚᱱᱟᱴᱟᱜ ᱢᱟᱫ ᱛᱮ ᱱᱚᱣᱟᱴᱟᱜ ᱢᱟᱫ ᱫᱟᱞᱚᱜ ᱠᱟᱱᱛᱮ ᱱᱚᱣᱟ ᱨᱮᱭᱟᱜ ᱢᱟᱫ ᱰᱚᱜᱽ ᱛᱮ ᱟᱢᱟᱜ ᱚᱲᱟᱜ ᱨᱮᱭᱟᱜ ᱴᱤᱱ ᱪᱟᱞ ᱜᱩᱛᱩᱜ ᱡᱚᱠᱷᱮᱡ ᱜᱮ ᱚᱸᱜ ᱚᱸᱜ ᱥᱟᱰᱮ ᱠᱟᱱᱟ᱾ ᱟᱨ ᱠᱟᱹᱦᱱᱤ ᱦᱚᱸ ᱱᱚᱰᱮ ᱜᱮ ᱢᱩᱪᱟᱹᱫ ᱮᱱᱟ᱾ ᱢᱟ ᱛᱟᱦᱞᱮ ᱚᱱᱟ ᱠᱟᱹᱦᱱᱤ ᱡᱩᱫᱤ ᱵᱚᱱ ᱠᱩᱥᱤᱭᱟᱫᱟ ᱛᱟᱦᱞᱮ ᱠᱷᱟᱱ ᱢᱤᱫᱴᱟᱝ ᱞᱟᱭᱤᱠ ᱟᱨ ᱜᱟᱛᱮ ᱠᱚᱴᱷᱮᱱ ᱥᱮᱭᱟᱨ ᱫᱚ ᱟᱞᱚ ᱵᱚᱱ ᱦᱤᱲᱤᱧ ᱢᱟ᱾